ᱡᱚᱦᱟᱨ ᱜᱮ ᱥᱟᱱᱟᱢ ᱠᱚ ᱡᱚᱦᱟᱨ ᱜᱮ ᱛᱮᱦᱮᱧᱟᱜ ᱱᱟᱣᱟ ᱵᱷᱤᱰᱤᱭᱳ ᱨᱮ ᱡᱚᱛᱚ ᱠᱚᱜᱮ ᱥᱟᱹᱜᱩᱱ ᱫᱟᱨᱟᱢ ᱟᱨ ᱩᱫᱽᱜᱟᱹᱨ ᱠᱟᱱ ᱛᱟᱵᱚᱣᱟ ᱟᱫᱚ ᱚᱱᱟᱛᱮ ᱱᱟᱦᱟᱜ ᱤᱧ ᱫᱚ ᱱᱚᱣᱟ ᱱᱟᱦᱟᱜ ᱱᱤᱝᱠᱟᱹ ᱱᱟᱜ ᱥᱮᱸᱰᱚ ᱜᱩᱸᱡᱤ ᱦᱚᱨᱚᱜ ᱠᱟᱛᱮ ᱜᱮ ᱱᱟᱦᱟᱜ ᱵᱷᱤᱰᱤᱭᱳ ᱫᱚᱧ ᱵᱮᱱᱟᱣᱮᱫ ᱵᱮᱱᱟᱣᱮᱫ ᱛᱟᱵᱚ ᱟᱹᱞᱤᱧ ᱟᱨ ᱱᱟᱦᱟᱜ ᱱᱚᱜᱼᱚᱭ ᱱᱟᱦᱟᱜ ᱤᱭᱩᱨ ᱤᱭᱩᱨ ᱛᱮ ᱟᱨ ᱱᱚᱜᱼᱚᱭ ᱱᱟᱦᱟᱜ ᱡᱟᱦᱟᱸ ᱯᱮ ᱧᱮᱞ ᱫᱟᱲᱮᱭᱟᱜ ᱠᱟᱱ ᱛᱟᱵᱚᱣᱟ ᱱᱚᱣᱟ ᱱᱟᱦᱟᱜ ᱢᱟᱲᱟᱝ ᱡᱟᱦᱟᱸ ᱞᱤᱧ ᱟᱹᱜᱩ ᱞᱮᱫ ᱛᱟᱦᱮᱱᱚᱜ ᱚᱱᱟ ᱠᱷᱚᱱ ᱫᱚ ᱠᱚᱢ ᱟᱠᱟᱱᱟ ᱟᱨ ᱱᱚᱜᱼᱚᱭ ᱱᱟᱦᱟᱜ ᱜᱷᱮᱸᱴ ᱠᱚᱫᱚ ᱱᱟᱦᱟᱜ ᱱᱤᱭᱟᱹ ᱵᱟᱨᱭᱟ ᱜᱮ ᱢᱮᱱᱟᱜᱼᱟ

ᱱᱚᱜᱼᱚᱭ ᱛᱟᱵᱚᱱ ᱦᱟᱸᱜ ᱟᱫᱚ ᱞᱤᱧ ᱞᱟᱹᱴᱩ ᱢᱩᱛᱟᱹᱨᱮᱜᱼᱟ ᱱᱤᱛᱚᱝ ᱫᱚ ᱟᱨ ᱱᱚᱜᱼᱚᱭ ᱱᱚᱣᱟ ᱫᱚ ᱱᱟᱦᱟᱜ ᱪᱮᱛᱟᱱ ᱨᱮ ᱞᱟᱜᱟᱜᱼᱟ ᱛᱟᱯᱚᱨᱮ ᱱᱚᱣᱟ ᱱᱟᱦᱟᱜ ᱟᱨ ᱱᱚᱣᱟ ᱫᱚ ᱦᱟᱸᱜ ᱯᱩᱨᱟᱹ ᱵᱷᱤᱛᱤᱨ ᱩᱛᱟᱹᱨ ᱨᱮ ᱟᱫᱚ ᱞᱤᱧ ᱮᱛᱚᱦᱚᱵ ᱩᱛᱟᱹᱨᱮᱜᱼᱟ

ᱟᱫᱚ ᱚᱸᱰᱮ ᱢᱟ ᱱᱟᱦᱟᱜ ᱪᱟᱜᱟᱲ ᱜᱮᱭᱟ ᱟᱫᱚ ᱫᱷᱤᱱᱟᱹᱝ ᱱᱟᱦᱟᱜ ᱥᱤᱞᱟᱹᱭ ᱥᱚᱢᱚᱭ ᱚᱸᱰᱮ ᱢᱟ ᱯᱩᱨᱟᱹ ᱮᱛᱟᱝ ᱜᱮᱭᱟ ᱟᱨ ᱱᱟᱦᱟᱜ ᱯᱟᱥᱱᱟᱜᱼᱟ ᱟᱫᱚ ᱚᱱᱟᱛᱮ ᱦᱟᱸᱜ ᱱᱤᱛᱚᱜ ᱟᱫᱚ ᱱᱚᱰᱮ ᱫᱚ ᱦᱟᱸᱜ ᱞᱤᱧ ᱥᱤᱞᱟᱹᱭᱮᱫᱼᱟ ᱱᱚᱰᱮ ᱫᱚ ᱦᱟᱸᱜ ᱱᱚᱣᱟ ᱫᱚ ᱥᱩᱭ ᱥᱩᱛᱟᱹᱢ ᱛᱮᱞᱤᱧ ᱥᱤᱞᱟᱹᱭᱮᱫᱼᱟ

ᱱᱚᱜᱼᱚᱭ ᱱᱟᱦᱟᱜ ᱱᱚᱜᱼᱚ ᱱᱚᱝᱠᱟ ᱞᱤᱧ ᱥᱤᱞᱟᱹᱭᱮᱫ ᱛᱟᱵᱚᱱᱟ ᱟᱨ ᱡᱟᱦᱟᱸᱭ ᱠᱚᱣᱟᱜ ᱢᱟᱨᱮ ᱠᱷᱟᱱᱛᱟ ᱱᱚᱝᱠᱟ ᱢᱮᱱᱟᱜ ᱛᱟᱯᱮᱭᱟ ᱮᱢᱚᱜ ᱯᱮ ᱱᱚᱝᱠᱟᱱᱟᱜ ᱦᱚᱸᱞᱤᱧ ᱥᱤᱞᱟᱹᱭᱮᱫ ᱜᱮᱭᱟ ᱮᱢᱚᱜ ᱟᱞᱚᱯᱮ ᱞᱟᱡᱟᱜᱼᱟ ᱱᱚᱣᱟ ᱫᱚ ᱱᱟᱦᱟᱜ ᱛᱤ ᱛᱮ ᱢᱟᱲᱟᱝ ᱱᱚᱰᱮ ᱥᱤᱞᱟᱹᱭ ᱧᱚᱜᱟᱜ ᱦᱩᱭᱩᱜᱼᱟ ᱵᱟᱠᱷᱟᱱ ᱱᱚᱣᱟ ᱫᱷᱤᱱᱟᱹ ᱥᱤᱞᱟᱹᱭ ᱥᱚᱢᱚᱭ ᱥᱮ ᱱᱚᱣᱟ ᱱᱟᱦᱟᱜ ᱱᱚᱛᱮ ᱯᱟᱥᱱᱟᱜᱼᱟ ᱟᱫᱚ ᱚᱱᱟᱛᱮ ᱱᱚᱰᱮ ᱞᱤᱧ ᱥᱤᱞᱟᱹᱭ ᱧᱚᱜᱟᱜᱼᱟ ᱥᱤᱞᱟᱹᱭ ᱞᱟᱴᱷᱟᱭᱟᱞᱤᱧ ᱟᱫᱚ ᱱᱟᱦᱟᱜ ᱦᱟᱱᱟ ᱛᱮᱞᱤᱧ ᱯᱚᱴᱚᱢᱟ ᱟᱨ ᱛᱟᱯᱚᱨᱮ ᱱᱟᱦᱟᱜ ᱥᱤᱞᱟᱹᱭ ᱟᱫᱚ ᱤᱱᱟᱹ ᱠᱷᱟᱱ ᱫᱚ ᱵᱟᱭ ᱦᱟᱱᱛᱮ ᱱᱟᱛᱮᱜᱼᱟ ᱵᱮᱥ ᱪᱮᱨᱦᱟ ᱥᱤᱞᱟᱹᱭᱚᱜᱼᱟ ᱱᱚᱜᱼᱚᱭ ᱱᱟᱦᱟᱜ ᱱᱤᱛᱚᱜ ᱫᱚ ᱩᱱᱟᱹᱜ ᱯᱟᱥᱱᱟᱣ ᱵᱟᱭ ᱯᱟᱥᱱᱟᱜ ᱠᱟᱱᱟ ᱥᱤᱞᱟᱹᱭ ᱠᱮᱫ ᱫᱚᱧ

ᱛᱮᱦᱮᱧᱟᱜ ᱵᱷᱤᱰᱤᱭᱳ ᱫᱚ ᱱᱟᱦᱟᱜ ᱛᱟᱵᱚ ᱱᱚᱣᱟ ᱢᱟᱨᱮᱱᱟᱜ ᱚᱲᱮᱡ ᱠᱷᱟᱱᱛᱟ ᱪᱮᱫ ᱞᱮᱠᱟ ᱱᱟᱦᱟᱜ ᱞᱤᱧ ᱞᱟᱹᱴᱩᱢ ᱛᱟᱵᱚᱣᱟ ᱪᱮᱫ ᱞᱮᱠᱟ ᱚᱱᱟ ᱛᱟᱞᱟ ᱠᱚᱨᱮ ᱞᱤᱧ ᱥᱤᱞᱟᱹ ᱧᱚᱜᱟ ᱟᱫᱚ ᱚᱱᱟ ᱵᱟᱨᱮ ᱛᱮᱜᱮ ᱱᱟᱦᱟᱜ ᱛᱮᱦᱮᱧᱟᱜ ᱵᱷᱤᱰᱤᱭᱳ ᱫᱚ ᱱᱟᱦᱟᱜ ᱞᱤᱧ ᱵᱮᱱᱟᱣᱮᱫ ᱛᱟᱵᱚᱣᱟ ᱟᱨ ᱱᱚᱣᱟ ᱥᱤᱞᱟᱹᱭ ᱛᱮᱫᱚ ᱱᱟᱦᱟᱜ ᱵᱷᱤᱰᱤᱭᱳ ᱟᱹᱰᱤ ᱡᱷᱟᱹᱞᱩᱜᱼᱟ ᱟᱫᱚ ᱥᱤᱞᱟᱹᱭ ᱫᱚ ᱱᱟᱦᱟᱜ ᱟᱨᱦᱚᱸ ᱢᱤᱫᱴᱟᱝ ᱵᱷᱤᱰᱤᱭᱳ ᱞᱤᱧ ᱟᱹᱜᱩᱭᱟ ᱟᱨ ᱵᱷᱤᱰᱤᱭᱳ ᱛᱟᱵᱚ ᱛᱮᱦᱮᱧ ᱫᱚ ᱱᱟᱦᱟᱜ ᱱᱚᱰᱮ ᱜᱮᱞᱤᱧ ᱢᱩᱪᱟᱹᱫᱮᱫ ᱛᱟᱵᱚᱣᱟ ᱟᱨ ᱵᱷᱤᱰᱤᱭᱳ ᱡᱩᱫᱤ ᱯᱮ ᱠᱩᱥᱤᱭᱟᱜ ᱛᱟᱵᱚᱣᱟ ᱞᱟᱭᱤᱠ ᱯᱮ